ᱜᱮ ᱜᱟᱛᱮ ᱠᱚ ᱤᱧᱟᱹᱜ ᱥᱤᱵᱤᱞ ᱥᱚᱲᱚᱢ ᱤᱭᱩᱴᱤᱭᱩᱵᱽ ᱪᱮᱱᱮᱞ ᱨᱮ ᱧᱤᱛᱤ ᱧᱟᱛᱟᱝ ᱫᱟᱨᱟᱢ ᱢᱮᱫ ᱯᱮ ᱠᱟᱱᱟ ᱪᱮᱫ ᱞᱮᱠᱟ ᱢᱮᱱᱟᱜ ᱵᱟᱲᱟ ᱯᱮᱭᱟ ᱟᱥᱚᱜ ᱠᱟᱹᱱᱟᱹᱧ ᱡᱚᱛᱚ ᱦᱚᱲ ᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱜᱮᱭᱟ ᱟᱨ ᱱᱤᱛᱚᱜ ᱫᱚ ᱫᱩᱢᱠᱟ ᱠᱷᱚᱱ ᱵᱟᱹᱨᱭᱟᱹᱛᱚᱜ ᱞᱮ ᱪᱟᱞᱟᱜ ᱠᱟᱱᱟ ᱟᱫᱚ ᱴᱷᱤᱠ ᱜᱮᱭᱟ ᱫᱮᱞᱟ ᱞᱟᱦᱟ ᱥᱮᱫ ᱵᱷᱤᱰᱤᱭᱳ ᱟᱨᱦᱚᱸᱧ ᱩᱫᱩᱜ ᱯᱮ ᱠᱟᱱᱟ ᱦᱟᱸᱜ ᱚᱸᱰᱮ ᱵᱟᱹᱨᱭᱟᱹᱛ ᱜᱟᱛᱮ ᱠᱚ ᱵᱟᱨᱟᱛᱤ ᱢᱮᱱᱛᱮᱞᱮ ᱩᱰᱩᱠ ᱞᱮᱱᱟ ᱞᱮᱠᱤᱱ ᱵᱟᱨᱟᱛᱤ ᱫᱚ ᱵᱟᱞᱤᱧ ᱥᱮᱴᱮᱨ ᱫᱟᱲᱮᱭᱟᱫᱟ ᱪᱮᱫᱟᱜ ᱮᱱᱛᱮᱫ ᱰᱷᱮᱨ ᱞᱮ ᱛᱟᱭᱱᱚᱢ ᱮᱱᱟ ᱠᱷᱚᱵᱚᱨ ᱞᱮ ᱟᱸᱡᱚᱢ ᱠᱮᱫᱟ ᱵᱟᱯᱞᱟ ᱦᱩᱭᱱᱟ ᱫᱟᱨᱟᱢ ᱦᱚᱸ ᱦᱩᱭᱱᱟ ᱟᱨ ᱵᱷᱚᱡᱽ ᱦᱚᱸᱠᱚ ᱡᱚᱢ ᱠᱮᱫᱟ ᱟᱫᱚ ᱚᱱᱟ ᱛᱮᱞᱮ ᱢᱮᱱ ᱠᱮᱫᱟ ᱵᱟᱝ ᱪᱟᱞᱟᱣ ᱦᱩᱭᱩᱜᱼᱟ ᱱᱤᱛᱚᱜ ᱫᱚ ᱚᱸᱰᱮ ᱫᱚ ᱟᱫᱚ ᱱᱤᱛᱚᱜ ᱫᱚ ᱱᱚᱰᱮ ᱠᱚᱲᱟ ᱥᱮᱫ ᱠᱷᱚᱱ ᱠᱚ ᱱᱮᱣᱛᱟ ᱟᱠᱟᱫ ᱞᱮ ᱱᱤᱛᱚᱜ ᱫᱚ ᱚᱸᱰᱮ ᱜᱮᱞᱮ ᱪᱟᱞᱟᱜ ᱠᱟᱱᱟ ᱜᱟᱯᱟ ᱦᱟᱸᱜ ᱜᱟᱯᱟᱣᱟᱜ ᱵᱷᱤᱰᱤᱭᱳᱧ ᱩᱫᱩᱜ ᱯᱮᱭᱟ ᱢᱚᱛᱞᱚᱵ ᱵᱟᱹᱦᱩ ᱫᱟᱨᱟᱢ ᱥᱮ ᱞᱮᱠᱮ ᱵᱟᱸᱫᱟ ᱦᱚᱯᱚᱱ ᱟᱹᱵᱩᱠ ᱡᱟᱸᱜᱟ ᱡᱚᱛᱚ ᱴᱷᱤᱠ ᱜᱮᱭᱟ ᱡᱚᱛᱚ ᱠᱚ

ᱜᱟᱛᱮ ᱠᱚ ᱦᱮᱡ ᱥᱮᱴᱮᱨ ᱱᱟᱞᱮ ᱯᱟᱥᱮᱡ ᱱᱚᱣᱟ ᱠᱟᱱ ᱜᱮᱭᱟ ᱵᱟᱞᱮ ᱧᱟᱯᱟᱢ ᱠᱟᱜ ᱠᱚᱣᱟ ᱵᱟᱦᱨᱮ ᱨᱮᱜᱮ ᱦᱮᱱᱟᱜ ᱞᱮᱭᱟ ᱯᱟᱥᱮᱡ ᱱᱚᱣᱟ ᱚᱲᱟᱜ ᱠᱟᱱ ᱜᱮᱭᱟ ᱦᱮᱸ ᱥᱤᱸᱫᱽᱨᱟ ᱠᱩᱞᱤ ᱞᱮᱠᱚ ᱜᱮᱞᱮ ᱜᱟᱛᱮ ᱠᱚ ᱦᱮᱡ ᱥᱮᱴᱮᱨ ᱦᱩᱭ ᱠᱟᱱᱟ ᱵᱟᱞᱮ ᱠᱚᱱᱯᱷᱟᱨᱢ ᱠᱟᱱᱟ ᱢᱚᱛᱞᱚᱵ ᱵᱚᱞᱮ ᱱᱚᱣᱟ ᱚᱲᱟᱜ ᱠᱟᱱᱟ ᱥᱮ ᱵᱟᱝ ᱠᱟᱱᱟ ᱟᱫᱚ ᱞᱮᱠᱤᱱ ᱥᱤᱸᱫᱽᱨᱟᱭ ᱫᱟᱞᱮ ᱱᱚᱣᱟ ᱠᱟᱱ ᱜᱮᱭᱟ ᱯᱟᱥᱮᱡ ᱠᱩᱞᱤ ᱠᱩᱞᱤ ᱛᱮᱞᱮ ᱦᱮᱡ ᱠᱟᱱ ᱠᱩᱞᱤ ᱠᱩᱞᱤ ᱛᱮᱞᱮ ᱦᱮᱡ ᱥᱮᱴᱮᱨ ᱠᱟᱱᱟ ᱱᱚᱜᱼᱚ ᱱᱚᱰᱮ ᱢᱟᱱᱰᱣᱟ ᱠᱟᱱᱟ ᱚᱠᱚᱭ ᱦᱟᱸᱜ ᱧᱮᱞ ᱫᱟ ᱴᱷᱤᱠ ᱜᱮᱭᱟ ᱟᱨᱮ ᱦᱟᱭ ᱢᱮᱛᱟᱞᱟᱝ ᱢᱮᱥᱮ ᱵᱟᱯᱞᱟ ᱚᱲᱟᱜ ᱞᱟᱝ ᱦᱮᱡ ᱠᱟᱱᱟ ᱴᱷᱤᱠ ᱜᱮᱭᱟ ᱫᱮᱞᱟ ᱧᱟᱯᱟᱢ ᱞᱮᱱ ᱜᱮ ᱠᱚ ᱥᱮᱸᱫᱽᱨᱟ ᱧᱟᱢ ᱦᱩᱭᱱᱟ ᱟᱨ ᱱᱤᱛ ᱠᱚ ᱞᱟᱹᱭ ᱟᱫ ᱞᱮᱭᱟ ᱱᱚᱣᱟ ᱚᱲᱟᱜ ᱠᱟᱱ ᱜᱮᱭᱟ ᱟᱨ ᱱᱚᱜᱼᱚᱭ ᱱᱤᱛᱚᱜ ᱞᱮ ᱵᱚᱞᱚᱜ ᱠᱟᱱᱟ ᱱᱚᱰᱮ ᱜᱮ ᱵᱟᱯᱞᱟ ᱚᱲᱟᱜ ᱜᱮ ᱟᱹᱰᱤ ᱢᱩᱥᱠᱤᱞ ᱛᱮ ᱥᱮᱸᱫᱽᱨᱟ ᱧᱟᱢ ᱦᱩᱭ ᱠᱟᱱᱟ ᱱᱚᱜᱼᱚᱭ ᱞᱮ ᱧᱟᱯᱟᱢ ᱱᱟ ᱵᱟᱯᱞᱟ ᱚᱲᱟᱜ

ᱤᱧᱟᱹᱜ ᱫᱟᱠᱟ ᱦᱚᱸᱜᱼᱚ ᱱᱚᱰᱮ ᱛᱤᱧ ᱱᱚᱣᱟ ᱫᱚ ᱟᱹᱞᱩ ᱟᱨ ᱴᱟᱢᱟᱴᱟᱨ ᱟᱨ ᱪᱮᱫ ᱠᱟᱱᱟ ᱠᱟᱹᱫᱩ ᱚᱸᱰᱮ ᱫᱟᱹᱞ ᱜᱞᱟᱥ ᱨᱮ ᱱᱩᱠᱩ ᱥᱤᱞᱤᱜᱩᱲᱤ ᱠᱷᱚᱡ ᱵᱟᱨᱟᱛ ᱠᱷᱚᱡ ᱠᱚ ᱨᱩᱣᱟᱹᱲ ᱦᱮᱡ ᱮᱱᱟ ᱱᱩᱠᱩ ᱫᱚ ᱵᱟᱨᱟᱛᱤ ᱠᱷᱚᱡ ᱵᱟᱨᱟᱛᱤ ᱠᱚ ᱪᱟᱞᱟᱣ ᱞᱮᱱᱟ ᱠᱚ ᱨᱩᱣᱟᱹᱲ ᱦᱮᱡ ᱮᱱᱟ ᱫᱟᱠᱟ ᱠᱚᱞᱮ ᱡᱚᱢ ᱵᱟᱲᱟ ᱠᱮᱫᱟ ᱠᱤᱫᱩᱵ ᱱᱟᱞᱮ ᱟᱨ ᱱᱤᱛᱚᱜ ᱫᱚ ᱫᱩᱫᱩᱲᱩᱢ ᱠᱟᱱᱟ ᱱᱤᱛᱚᱜ ᱫᱚᱞᱮ ᱡᱟᱹᱯᱤᱫ ᱞᱟᱹᱜᱤᱫ ᱴᱷᱤᱠ ᱜᱮᱭᱟ ᱢᱟ ᱛᱚᱵᱮ ᱱᱤᱛᱚᱜ ᱫᱚ ᱧᱤᱫᱟᱹ ᱡᱚᱦᱟᱨ ᱜᱩᱰ ᱱᱟᱭᱤᱴ ᱢᱟ ᱛᱚᱵᱮ ᱛᱮᱦᱮᱧᱟᱜ ᱵᱞᱚᱜ ᱵᱷᱤᱰᱤᱭᱳ ᱫᱚ ᱱᱮᱰᱮ ᱦᱟᱹᱨᱤᱡ ᱜᱮ ᱛᱟᱦᱮᱸ ᱠᱟᱱᱟ ᱴᱷᱤᱠ ᱜᱮᱭᱟ ᱜᱟᱯᱟ ᱦᱟᱸᱜ ᱤᱧ ᱩᱫᱩᱜ ᱟᱯᱮᱭᱟ ᱵᱟᱹᱦᱩ ᱫᱟᱨᱟᱢ ᱴᱷᱤᱠ ᱜᱮᱭᱟ ᱜᱩᱰ ᱱᱟᱭᱤᱴ ᱵᱟᱭ